ᱡᱚᱦᱟᱨ ᱜᱮ ᱤᱧ ᱜᱮ ᱟᱯᱮ ᱠᱚᱭᱤᱡ ᱠᱩᱫᱩᱢ ᱵᱟᱰᱚᱦᱤ ᱥᱩᱯᱞᱟᱞ ᱢᱟᱱᱰᱤ ᱟᱨ ᱟᱯᱮ ᱯᱮ ᱧᱮᱞ ᱮᱫᱟ ᱥᱤᱨᱡᱚᱱ ᱚᱱᱚᱞ ᱤᱭᱩᱴᱤᱭᱩᱵᱽ ᱪᱮᱱᱮᱞ ᱛᱤᱦᱤᱧᱟᱜ ᱠᱩᱫᱩᱢ ᱫᱚ ᱛᱷᱚᱲᱟ ᱡᱩᱫᱟᱹ ᱧᱚᱜ ᱜᱮᱭᱟ ᱢᱮᱱ ᱫᱚ ᱵᱞᱚᱜ ᱠᱟᱢ ᱫᱷᱟᱸᱫᱟ ᱛᱚ ᱡᱟᱭᱦᱳᱠ ᱛᱤᱦᱤᱧᱟᱜ ᱠᱩᱫᱩᱢ ᱮᱛᱚᱦᱚᱵ ᱢᱟᱲᱟᱝ ᱨᱮ ᱟᱯᱮ ᱱᱚᱣᱟ ᱡᱟᱭᱜᱟ ᱠᱚ ᱤᱫᱤ ᱠᱟᱛᱮ ᱠᱟᱹᱴᱤᱧ ᱩᱯᱨᱩᱢ ᱧᱚᱜ ᱠᱟᱯᱮ ᱜᱮ ᱡᱟᱦᱟᱸᱭ ᱠᱚᱯᱮ ᱵᱟᱲᱟᱭᱟ ᱛᱚᱠᱷᱟᱱ ᱵᱷᱟᱹᱜᱤ ᱠᱟᱛᱷᱟ ᱡᱟᱦᱟᱸᱭ ᱠᱚ ᱵᱟᱯᱮ ᱵᱟᱲᱟᱭᱟ ᱩᱱᱠᱩ ᱞᱟᱹᱜᱤᱫ ᱱᱚᱜᱼᱚᱭ ᱡᱟᱦᱟᱸ ᱤᱧ ᱛᱟᱭᱚᱢ ᱨᱮ ᱡᱟᱦᱟᱸ ᱜᱟᱰᱟ ᱯᱮ ᱧᱮᱞ ᱧᱟᱢ ᱮᱫᱟ ᱱᱚᱣᱟ ᱨᱮᱭᱟᱜ ᱧᱩᱛᱩᱢ ᱫᱚ ᱦᱩᱭᱩᱜ ᱠᱟᱱᱟ ᱫᱟᱨᱠᱮᱥᱚᱨ ᱱᱚᱫᱤ ᱟᱨ ᱦᱟᱱᱮ ᱡᱟᱦᱟᱸ ᱞᱟᱛᱟᱨ ᱨᱮ ᱵᱨᱤᱡᱽ ᱯᱮ ᱧᱮᱞ ᱧᱟᱢ ᱮᱫᱟ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱪᱚᱱᱰᱤᱫᱟ ᱥᱮᱛᱩ ᱱᱚᱣᱟ ᱫᱚ ᱯᱟᱲᱟᱜ ᱠᱟᱱᱟ ᱵᱟᱸᱠᱩᱲᱟ ᱯᱩᱨᱩᱞᱤᱭᱟᱹ ᱵᱷᱟᱭᱟ ᱠᱚᱢᱚᱞᱯᱩᱨ ᱨᱳᱰ ᱨᱮ ᱛᱮᱦᱮᱧᱟᱜ ᱠᱩᱫᱩᱢ ᱮᱛᱚᱦᱚᱵ ᱢᱟᱲᱟᱝ ᱨᱮ ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱠᱩᱫᱩᱢ ᱨᱮ ᱠᱩᱲᱤᱫ ᱠᱩᱲᱤᱫ ᱯᱮᱭᱟ ᱠᱩᱲᱤ ᱟᱭᱤᱥᱠᱨᱤᱢ ᱠᱚ ᱡᱚᱢ ᱮᱫᱟ ᱢᱤᱫᱴᱟᱝ ᱠᱩᱲᱤ ᱫᱚᱭ ᱡᱚᱢ ᱮᱫᱟ ᱪᱚᱯᱚᱡ ᱪᱚᱯᱚᱡ ᱛᱮ ᱟᱨ ᱢᱤᱫᱴᱟᱝ ᱠᱩᱲᱤ ᱫᱚᱭ ᱡᱚᱢ ᱮᱫᱟ ᱪᱟᱴᱚᱜ ᱪᱟᱴᱚᱜ ᱛᱮ ᱟᱨ ᱢᱤᱫᱴᱟᱝ ᱠᱩᱲᱤ ᱫᱚᱭ ᱡᱚᱢ ᱮᱫᱟ ᱜᱮᱨ ᱜᱮᱨ ᱛᱮ ᱱᱩᱠᱩ ᱠᱚ ᱢᱩᱫᱽ ᱨᱮ ᱪᱮᱠᱟ ᱛᱮᱵᱚᱱ ᱵᱩᱡᱟ ᱡᱮ ᱚᱠᱚᱭᱴᱟᱜ ᱫᱚ ᱵᱟᱹᱦᱩ ᱠᱩᱲᱤ ᱠᱟᱱᱟᱭ ᱟᱨ ᱢᱤᱫ ᱫᱷᱟᱣ ᱯᱮᱭᱟ ᱠᱩᱲᱤ ᱟᱭᱤᱥᱠᱨᱤᱢ ᱠᱚ ᱡᱚᱢ ᱮᱫᱟ ᱢᱤᱫᱴᱟᱝ ᱫᱚ ᱪᱚᱯᱚᱡ ᱪᱚᱯᱚᱡ ᱛᱮ ᱢᱤᱫᱴᱟᱝ ᱫᱚ ᱪᱟᱴᱚᱜ ᱪᱟᱴᱚᱜ ᱛᱮ ᱢᱤᱫᱴᱟᱝ ᱫᱚ ᱜᱮᱨ ᱜᱮᱨ ᱛᱮ ᱱᱩᱠᱩ ᱠᱚ ᱢᱩᱫᱽᱨᱮ ᱪᱤᱠᱟᱛᱮᱵᱚᱱ ᱵᱩᱡᱟ ᱚᱠᱚᱭᱴᱟᱜ ᱫᱚ ᱵᱟᱹᱦᱩ ᱠᱩᱲᱤ ᱠᱟᱱᱟᱭ ᱵᱟᱹᱦᱩ ᱠᱩᱲᱤ ᱠᱟᱱᱟᱭ ᱵᱟᱹᱦᱩ ᱠᱩᱲᱤ ᱠᱟᱱᱟᱭ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟᱛᱮ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧᱜᱤᱧ ᱞᱟᱹᱭᱟᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟᱨᱮ ᱡᱚᱴᱮᱫ ᱟᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣ ᱟᱛᱟᱵᱚᱱ ᱯᱮ ᱮᱸᱰᱮᱠᱷᱟᱱ ᱤᱧ ᱡᱚᱠᱷᱚᱱ ᱜᱮ ᱱᱟᱣᱟ ᱵᱷᱤᱰᱤᱭᱳ ᱥᱮ ᱠᱩᱫᱩᱢᱤᱧ ᱟᱯᱞᱳᱰᱟ ᱟᱯᱮ ᱴᱷᱮᱱ ᱱᱳᱴᱤᱯᱷᱤᱠᱮᱥᱚᱱ ᱥᱮ ᱠᱷᱚᱵᱚᱨ ᱪᱟᱞᱟᱜᱼᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱟᱝᱠᱷᱟ ᱥᱤᱸᱫᱩᱨ ᱧᱮᱞ ᱠᱟᱛᱮ ᱵᱷᱤᱛᱤᱨ ᱠᱟᱛᱷᱟ ᱟᱭᱤᱥᱠᱨᱤᱢ ᱡᱚᱢ ᱫᱚ ᱯᱷᱮᱠᱴᱟᱨ ᱫᱚ ᱵᱟᱝ ᱠᱟᱱᱟ ᱚᱠᱚᱭ ᱫᱚ ᱪᱚᱯᱚᱡ ᱪᱚᱯᱚᱡ ᱛᱮ ᱡᱚᱢ ᱟᱨ ᱚᱠᱚᱭ ᱫᱚ ᱪᱟᱴᱚᱜ ᱪᱟᱴᱚᱜ ᱛᱮ ᱡᱚᱢ ᱟᱨ ᱚᱠᱚᱭ ᱫᱚ ᱜᱮᱨ ᱜᱮᱨ ᱛᱮ ᱡᱚᱢ ᱢᱮᱱᱠᱷᱟᱱ ᱡᱟᱦᱟᱸᱭ ᱠᱩᱲᱤᱭᱟᱜ ᱛᱤ ᱨᱮ ᱥᱟᱝᱠᱷᱟ ᱟᱨ ᱢᱚᱞᱚᱝ ᱦᱚᱨᱟᱥᱤ ᱨᱮ ᱥᱤᱸᱫᱩᱨ ᱵᱚᱱ ᱧᱮᱞᱟ ᱩᱱᱤ ᱜᱮ ᱵᱟᱹᱦᱩ ᱠᱩᱲᱤ ᱫᱚ ᱠᱟᱱᱟᱭ ᱢᱟ ᱛᱟᱦᱚᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱟᱨ ᱥᱮᱭᱟᱨ ᱫᱚ ᱟᱞᱚ ᱵᱚᱱ ᱦᱤᱲᱤᱧ ᱢᱟ ᱟᱨ ᱟᱯᱮᱭᱟᱜ ᱫᱟᱢᱟᱱ ᱫᱤᱥ ᱦᱩᱫᱤᱥ ᱠᱟᱛᱷᱟ ᱠᱚᱢᱮᱱᱴ ᱵᱚᱠᱥ ᱨᱮ ᱚᱞ ᱫᱚ ᱟᱞᱚ ᱵᱚᱱ ᱦᱤᱲᱤᱧ ᱢᱟ